ᱠᱷᱚᱵᱚᱨ ᱟᱸᱡᱚᱢ ᱦᱩᱭ ᱠᱟᱱᱟ ᱢᱤᱫᱴᱟᱝ ᱵᱤᱧ ᱠᱚ ᱧᱟᱢ ᱟᱠᱟᱫᱮ ᱦᱟᱸᱰᱮ ᱦᱚᱯᱚᱱ ᱟᱭ ᱛᱟᱠᱚ ᱚᱱᱟ ᱞᱟᱹᱜᱤᱫ ᱜᱮ ᱪᱟᱞᱟᱣ ᱦᱩᱭᱩᱜ ᱠᱟᱱᱟ ᱟᱹᱰᱤ ᱞᱚᱜᱚᱱ ᱥᱟᱺᱦᱤᱡ ᱜᱮ ᱚᱸᱰᱮ ᱪᱟᱞᱟᱣ ᱦᱩᱭᱩᱜ ᱠᱟᱱᱟ ᱪᱮᱫᱟᱜ ᱵᱟᱝᱢᱟ ᱵᱤᱧ ᱠᱚ ᱧᱮᱞ ᱟᱠᱟᱫᱮᱭᱟ ᱚᱸᱰᱮ ᱢᱤᱫᱴᱟᱝ ᱦᱚᱯᱚᱱ ᱟᱭᱳ ᱚᱸᱰᱮ ᱛᱤᱸᱜᱩ ᱞᱮᱱ ᱛᱟᱦᱮᱸᱫ ᱩᱱᱤᱭᱟᱜ ᱥᱩᱨ ᱨᱮᱜᱮ ᱩᱱᱤ ᱵᱤᱧ ᱫᱚᱭ ᱛᱟᱦᱮᱸ ᱠᱟᱱᱟ ᱚᱱᱟᱛᱮ ᱚᱸᱰᱮ ᱜᱮ ᱪᱟᱞᱟᱣ ᱦᱩᱭᱩᱜ ᱠᱟᱱᱟ ᱟᱹᱰᱤ ᱦᱚᱲ ᱠᱚ ᱡᱟᱣᱨᱟ ᱟᱠᱟᱱᱟ ᱛᱚᱵᱮ ᱤᱧ ᱪᱟᱞᱟᱜ ᱵᱟᱲᱟ ᱛᱮ ᱵᱟᱹᱧ ᱵᱟᱲᱟᱭᱟ ᱪᱮᱫ ᱦᱩᱭᱩᱜ ᱠᱟᱱᱟ ᱱᱤᱛ ᱦᱚᱸ ᱪᱟᱞᱟᱣ ᱦᱩᱭᱩᱜ ᱠᱟᱱ ᱜᱮᱭᱟ ᱟᱯᱮ ᱫᱚ ᱛᱟᱺᱜᱤ ᱛᱟᱲᱟᱜ ᱠᱟᱜ ᱛᱟᱵᱚᱱ ᱯᱮ ᱫᱮᱠᱷᱤ ᱪᱤᱞᱤ ᱵᱤᱧ ᱠᱟᱱᱟᱭ ᱚᱱᱟ ᱵᱚᱱ ᱧᱮᱞ ᱧᱟᱢᱮᱭᱟ ᱪᱚᱞᱚ ᱛᱟᱦᱞᱮ ᱚᱸᱰᱮ ᱜᱮᱵᱚᱱ ᱪᱟᱞᱟᱣ ᱤᱫᱤ ᱞᱮᱱ ᱜᱮ ᱟᱹᱰᱤᱜᱟᱱ ᱫᱟᱹᱲ ᱫᱟᱹᱲ ᱛᱤᱧ ᱪᱟᱞᱟᱜ ᱠᱟᱱᱟ ᱚᱱᱟᱛᱮ ᱱᱚᱣᱟ ᱵᱷᱤᱰᱤᱭᱳ ᱨᱮ ᱦᱚᱭᱛᱳ ᱚᱠᱟ ᱞᱮᱠᱟ ᱪᱚ ᱵᱩᱡᱷᱟᱹᱜ ᱠᱟᱱᱟ ᱟᱹᱰᱤ ᱞᱚᱜᱚᱱ ᱞᱚᱜᱚᱱ ᱜᱮ ᱟᱨ ᱪᱮᱫ ᱦᱚᱸ ᱵᱟᱹᱧ ᱧᱟᱢ ᱟᱠᱟᱫᱟ ᱢᱤᱫᱴᱟᱝ ᱢᱳᱵᱟᱭᱤᱞᱤᱧ ᱧᱟᱢ ᱟᱠᱟᱫᱟ ᱟᱨ ᱢᱳᱵᱟᱭᱤᱞ ᱤᱭᱟᱹ ᱠᱟᱛᱮ ᱜᱮ ᱩᱛᱟᱹᱨᱟ ᱱᱚᱜᱼᱚᱭ ᱛᱟᱨᱟ ᱦᱟ ᱫᱮᱠᱷᱮ ᱫᱮᱠᱷᱮ ᱫᱮᱠᱷᱮ ᱫᱮᱠᱷᱮ ᱱᱩᱭ ᱵᱤᱧ ᱦᱩᱭᱩᱜ ᱠᱟᱱᱟ ᱮ ᱵᱟᱵᱟ ᱱᱩᱭ ᱫᱚ ᱵᱚᱲᱟ ᱵᱤᱧ ᱠᱟᱱ ᱫᱚᱭ ᱟᱨᱮ ᱟᱹᱰᱤ ᱱᱚᱜᱼᱚᱭ ᱛᱚ ᱫᱟᱜᱽ ᱛᱟᱭ ᱢᱟ ᱦᱮᱸ ᱦᱮᱸ ᱵᱚᱲᱟ ᱵᱤᱧ ᱠᱟᱱ ᱜᱮᱭᱟ ᱱᱚᱰᱮ ᱢᱟᱱᱮ ᱪᱮᱫ ᱠᱟᱭ ᱞᱟᱲᱟᱜ ᱠᱟᱱᱟ ᱤᱥ ᱤᱥ ᱤᱥ ᱤᱥ ᱟᱹᱰᱤ ᱜᱟᱱᱮ ᱨᱟᱹᱜᱤ ᱪᱟᱵᱟ ᱟᱠᱟᱱᱟ ᱪᱮᱫ ᱪᱚ ᱮᱦᱮ ᱱᱚᱝᱠᱟᱱᱤᱡ ᱡᱩᱫᱤ ᱢᱤᱫᱴᱟᱝ ᱜᱮᱜᱮᱨᱟᱭ ᱥᱮ ᱮᱠᱫᱚᱢ ᱩᱱᱤ ᱦᱚᱲ ᱫᱚ ᱟᱫᱚ ᱵᱟᱭ ᱵᱟᱧᱪᱟᱜᱼᱟ ᱫᱟᱨᱮ ᱨᱮ ᱛᱮᱫ ᱠᱟᱭ ᱛᱤᱡ ᱟᱠᱟᱱᱟ ᱟᱹᱰᱤ ᱟᱨᱟᱢ ᱥᱟᱺᱦᱤᱡ ᱱᱩᱠᱩ ᱫᱚ ᱞᱟᱹᱭᱟ ᱠᱚ ᱱᱩᱠᱩ ᱫᱚ ᱟᱹᱰᱤ ᱜᱟᱱ ᱠᱚ ᱪᱩᱯᱪᱟᱯ ᱠᱚ ᱛᱟᱦᱮᱱᱟ ᱵᱟᱠᱚ ᱞᱟᱜᱟᱣ ᱵᱟᱲᱟᱜ ᱢᱮᱱᱠᱷᱟᱱ ᱱᱩᱠᱩ ᱥᱩᱨ ᱨᱮ ᱡᱩᱫᱤ ᱡᱟᱦᱟᱸᱭ ᱢᱤᱫ ᱫᱷᱟᱣ ᱥᱮᱱ ᱠᱟᱛᱮ ᱩᱱᱤ ᱵᱟᱡᱟᱭ ᱠᱷᱟᱱ ᱫᱚ ᱛᱟᱨᱯᱚᱨᱮ ᱱᱟ ᱩᱱᱤ ᱫᱚ ᱡᱟᱦᱟᱸ ᱵᱤᱥᱴᱟᱭ ᱰᱷᱟᱞᱟᱣᱭᱟ ᱥᱮ ᱡᱤᱱᱫᱮᱜᱤ ᱩᱱᱤ ᱫᱚ ᱵᱟᱭ ᱦᱤᱲᱤᱧ ᱫᱟᱲᱮᱭᱟᱜᱼᱟ ᱛᱚ ᱱᱚᱜᱼᱚᱭ ᱵᱤᱧ ᱯᱮ ᱧᱮᱞᱮ ᱠᱟᱱᱟ ᱱᱩᱭᱟᱜ ᱦᱚᱲᱢᱚ ᱨᱮ ᱡᱟᱦᱟᱸ ᱪᱟᱠᱟ ᱪᱟᱠᱟ ᱫᱟᱜᱽ ᱢᱮᱱᱟᱜᱼᱟ ᱱᱚᱣᱟ ᱜᱮ ᱱᱩᱠᱩᱣᱟᱜ ᱥᱯᱮᱥᱟᱞᱤᱴᱤ ᱫᱚ ᱠᱟᱱᱟ ᱪᱮᱫᱟᱜ ᱱᱚᱣᱟ ᱯᱩᱭᱥᱟᱹ ᱞᱮᱠᱟ ᱪᱟᱠᱛᱤ ᱢᱮᱱᱟᱜᱼᱟ ᱟᱨ ᱱᱩᱠᱩ ᱫᱚ ᱚᱱᱟ ᱢᱤᱫᱴᱟᱝ ᱵᱤᱧ ᱯᱨᱚᱡᱟᱛᱤ ᱨᱮᱱ ᱵᱤᱧ ᱠᱟᱱᱟ ᱠᱚ ᱵᱚᱲᱟ ᱵᱤᱧ ᱱᱩᱠᱩ ᱫᱚ ᱵᱟᱹᱫᱽ ᱠᱚᱨᱮ ᱡᱟᱦᱟᱸ ᱨᱮ ᱡᱚᱵᱽᱨᱟ ᱠᱚ ᱛᱟᱦᱮᱱᱟ ᱨᱟᱪᱟ ᱠᱚᱨᱮ ᱡᱟᱦᱟᱸ ᱨᱮ ᱜᱩᱨᱤᱡ ᱠᱚ ᱥᱮ ᱜᱚᱭᱴᱷᱟ ᱠᱚᱵᱚᱱ ᱢᱤᱫᱴᱷᱮᱱ ᱵᱚᱱ ᱛᱷᱟᱯᱤ ᱠᱟᱜᱼᱟ ᱥᱟᱦᱟᱱ ᱠᱚᱵᱚᱱ ᱛᱷᱟᱯᱤ ᱠᱟᱜᱼᱟ ᱠᱟᱴ ᱪᱮᱨᱤᱡ ᱨᱮ ᱞᱟᱴᱟ ᱠᱚᱨᱮ ᱛᱟᱦᱮᱸ ᱠᱚᱜᱼᱟ ᱠᱚ ᱛᱷᱤᱨ ᱠᱟᱛᱮ ᱠᱚ ᱛᱟᱦᱮᱸ ᱠᱚᱜᱼᱟ ᱱᱚᱜᱼᱚᱭ ᱛᱚ ᱪᱮᱫ ᱞᱮᱠᱟ ᱯᱮ ᱧᱮᱞ ᱠᱟᱱᱟ ᱱᱚᱝᱠᱟ ᱜᱮ ᱛᱷᱤᱨ ᱠᱟᱛᱮ ᱠᱚ ᱛᱟᱦᱮᱸ ᱠᱚᱜᱼᱟ ᱟᱨ ᱤᱱᱟᱹ ᱥᱚᱢᱚᱭ ᱰᱟᱝᱨᱤ ᱢᱤᱦᱩ ᱢᱮᱨᱚᱢ ᱥᱮᱛᱟ ᱥᱤᱢ ᱥᱩᱠᱨᱤ ᱥᱮ ᱢᱟᱹᱱᱢᱤ ᱦᱚᱸ ᱡᱩᱫᱤ ᱚᱱᱟ ᱥᱩᱨ ᱠᱚ ᱪᱟᱞᱟᱜ ᱠᱷᱟᱱ ᱡᱚᱛᱚᱠᱷᱚᱱ ᱩᱱᱤ ᱵᱟᱭ ᱵᱤᱨᱚᱠᱛᱚᱜ ᱠᱟᱱᱟ ᱛᱚᱛᱚᱠᱷᱚᱱ ᱠᱤᱱᱛᱩ ᱩᱱᱤ ᱫᱚ ᱵᱟᱭ ᱜᱮᱜᱮᱨ ᱠᱟᱱᱟ ᱟᱫᱚ ᱦᱚᱯᱚᱱ ᱟᱭᱳ ᱚᱸᱰᱮ ᱛᱟᱦᱮᱸ ᱠᱟᱱᱛᱮ ᱪᱮᱫ ᱠᱟᱨᱮ ᱪᱚᱭ ᱧᱮᱞ ᱧᱟᱢ ᱠᱮᱫᱟ ᱟᱫᱚ ᱵᱟᱹᱭ ᱵᱟᱹᱭᱛᱮ ᱥᱚᱨᱟᱭᱮᱱ ᱠᱷᱟᱱ ᱫᱚᱭ ᱦᱚᱲ ᱠᱚᱭ ᱦᱚᱦᱚᱣᱟᱫ ᱠᱚᱣᱟ ᱦᱚᱦᱚ ᱯᱚᱨᱮ ᱟᱹᱰᱤ ᱦᱚᱲ ᱠᱚ ᱡᱟᱣᱨᱟᱭᱮᱱᱟ ᱟᱨ ᱩᱱᱠᱩ ᱫᱚ ᱤᱧ ᱪᱟᱞᱟᱜ ᱞᱟᱦᱟ ᱨᱮᱜᱮ ᱤᱧ ᱪᱟᱞᱟᱜ ᱞᱟᱦᱟ ᱨᱮᱜᱮ ᱩᱱᱠᱩ ᱵᱮᱵᱚᱥᱛᱟ ᱡᱚᱛᱚ ᱠᱚ ᱦᱟᱛᱟᱣ ᱠᱟᱜᱼᱟ ᱟᱨ ᱤᱧ ᱫᱚ ᱥᱩᱫᱷᱩ ᱥᱮᱱ ᱠᱟᱛᱮ ᱤᱧ ᱵᱷᱤᱰᱤᱭᱳ ᱮᱫᱼᱟ ᱱᱚᱜᱼᱚ ᱱᱚᱝᱠᱟ ᱩᱠᱩ ᱨᱮᱜᱮ ᱛᱟᱦᱮᱸ ᱠᱟᱱᱟᱭ ᱛᱚᱵᱮ ᱱᱩᱭ ᱡᱟᱦᱟᱸᱭ ᱯᱮ ᱧᱮᱞ ᱠᱟᱱᱟ ᱱᱩᱭ ᱵᱤᱧᱟᱜ ᱡᱟᱦᱟᱸ ᱥᱟᱭᱤᱡᱽ ᱠᱟᱱᱟ ᱚᱱᱟ ᱫᱚ ᱠᱤᱱᱛᱩ ᱱᱮ ᱦᱟᱹᱵᱤᱡ ᱱᱚᱝᱠᱟᱱ ᱥᱟᱭᱤᱡᱽ ᱫᱚ ᱟᱹᱣᱨᱤ ᱧᱮᱞᱟ ᱚᱱᱛᱚᱛᱚ ᱯᱚᱠᱠᱷᱮ ᱪᱟᱨ ᱯᱷᱩᱴ ᱜᱟᱱ ᱱᱩᱭ ᱫᱚᱭ ᱦᱩᱭᱩᱜᱼᱟ ᱛᱟᱨ ᱢᱟᱱᱮ ᱯᱮ ᱵᱩᱡᱷᱟᱹᱣ ᱫᱟᱲᱮᱭᱟᱜ ᱠᱟᱱᱟ ᱛᱤᱱ ᱢᱟᱨᱟᱝ ᱵᱤᱧ ᱟᱨ ᱵᱚᱲᱟ ᱵᱤᱧ ᱵᱚᱞᱮ ᱠᱟᱛᱷᱟ ᱱᱚᱝᱠᱟᱱ ᱢᱟᱨᱮ ᱵᱤᱧ ᱫᱚ ᱵᱟᱹᱧ ᱧᱮᱞ ᱟᱠᱟᱫ ᱠᱚᱣᱟ ᱤᱧᱟᱹᱜ ᱞᱟᱭᱤᱯᱷ ᱨᱮ ᱟᱯᱮ ᱚᱱᱟᱛᱤᱧ ᱫᱮᱠᱷᱟᱣ ᱯᱮ ᱠᱟᱱᱟ ᱛᱚᱵᱮ ᱱᱩᱭ ᱫᱚ ᱡᱟᱦᱟᱸᱭ ᱩᱫᱩᱜᱚᱜ ᱠᱟᱱᱟ ᱱᱩᱭ ᱫᱚ ᱟᱞᱮ ᱱᱚᱣᱟ ᱫᱷᱟᱨᱮ ᱯᱟᱥᱮ ᱨᱮᱫᱚ ᱦᱟᱭᱮᱥᱴ ᱦᱚᱭᱛᱚ ᱠᱮᱢᱨᱟ ᱨᱮ ᱩᱱ ᱢᱟᱨᱟᱝ ᱫᱚ ᱵᱟᱭ ᱦᱤᱡᱩᱜ ᱠᱟᱱᱟ ᱛᱚᱵᱮ ᱠᱷᱟᱱ ᱪᱟᱨ ᱯᱷᱩᱴ ᱢᱟᱱᱮ ᱯᱮ ᱵᱩᱡᱷᱟᱹᱣ ᱫᱟᱲᱮᱭᱟᱜ ᱠᱟᱱᱟ ᱵᱚᱲᱟ ᱵᱤᱧ ᱪᱟᱨ ᱯᱷᱩᱴ ᱢᱟᱱᱮ ᱟᱹᱰᱤ ᱢᱟᱨᱟᱝ ᱥᱟᱭᱤᱡᱽ ᱠᱟᱱᱟ ᱜᱟᱛᱮ ᱠᱚ ᱱᱚᱜᱼᱚᱭ ᱱᱚᱝᱠᱟ ᱜᱮ ᱱᱩᱠᱩ ᱫᱚ ᱟᱹᱰᱤ ᱫᱷᱤᱨ ᱥᱟᱱᱛᱚ ᱜᱮᱠᱚ ᱛᱟᱦᱮᱱᱟ ᱡᱮᱢᱚᱱ ᱪᱮᱫ ᱦᱚᱸ ᱵᱟᱭ ᱵᱟᱰᱟᱭᱟ ᱛᱚᱵᱮ ᱵᱟᱹᱵᱩ ᱢᱤᱫ ᱫᱷᱟᱣ ᱡᱩᱫᱤ ᱥᱩᱨ ᱨᱮ ᱥᱮᱱ ᱠᱟᱛᱮᱢ ᱰᱤᱥᱴᱟᱨᱵ ᱠᱟᱫᱮᱭᱟ ᱢᱮᱱᱠᱷᱟᱱ ᱵᱟᱹᱜᱤ ᱫᱚ ᱵᱟᱭ ᱵᱟᱹᱜᱤᱭᱟᱢᱟ ᱥᱚᱵᱟᱜ ᱜᱮ ᱥᱚᱵᱟᱜ ᱢᱮᱭᱟ ᱟᱫᱚ ᱧᱮᱞ ᱞᱮᱜᱮ ᱵᱚᱱ ᱱᱩᱭᱟᱜ ᱱᱚᱜᱼᱚᱭ ᱱᱚᱝᱠᱟ ᱚᱸᱰᱮ ᱠᱚ ᱜᱚᱡ ᱟᱠᱟᱫᱮᱭᱟ ᱟᱫᱚ ᱜᱚᱡ ᱛᱟᱭᱚᱢ ᱟᱫᱚ ᱤᱧ ᱫᱚ ᱟᱨᱚ ᱱᱚᱛᱮ ᱞᱮ ᱨᱩᱣᱟᱹᱲ ᱦᱤᱡᱩᱜ ᱠᱟᱱᱟ ᱪᱮᱫᱟᱜ ᱵᱟᱝᱢᱟ ᱚᱱᱟ ᱞᱟᱴᱟ ᱨᱮ ᱫᱚᱦᱚ ᱞᱮᱠᱷᱟᱱ ᱫᱚ ᱵᱟᱝ ᱴᱷᱤᱠᱚᱜ ᱠᱟᱱᱟ ᱚᱱᱟᱛᱮ ᱱᱚᱰᱮ ᱜᱮ ᱫᱚᱦᱚ ᱠᱟᱛᱮ ᱨᱟᱪᱟ ᱨᱮᱞᱮ ᱫᱚᱦᱚ ᱠᱟᱫᱮᱭᱟ ᱦᱚᱲ ᱠᱚ ᱦᱮᱡ ᱠᱟᱛᱮ ᱠᱚ ᱧᱮᱞᱮ ᱢᱟ ᱫᱚ ᱤᱥ ᱧᱮᱞᱚᱜ ᱠᱟᱱᱟᱭ ᱛᱤᱱᱟᱹᱜ ᱮᱠᱫᱚᱢ ᱵᱟᱹᱵᱩ ᱨᱟᱭ ᱪᱮᱫ ᱦᱚᱸ ᱵᱟᱭ ᱵᱟᱰᱟᱭᱟ ᱱᱤᱛᱚᱜ ᱠᱚ ᱜᱚᱡ ᱟᱠᱟᱫᱮ ᱛᱮ ᱵᱟᱝᱠᱷᱟᱱ ᱱᱩᱭ ᱥᱩᱨ ᱪᱟᱞᱟᱣ ᱢᱩᱥᱠᱤᱞ ᱜᱮ ᱛᱟᱦᱮᱸ ᱠᱟᱱᱟ ᱟᱨ ᱩᱱᱠᱩ ᱡᱟᱦᱟᱸ ᱴᱷᱤᱠ ᱜᱩᱡᱩᱜ ᱞᱟᱦᱟᱨᱮ ᱡᱟᱦᱟᱸ ᱢᱟᱱᱮ ᱥᱚᱵᱫᱚᱭᱮᱫ ᱛᱟᱦᱮᱸᱫ ᱚᱱᱟ ᱥᱚᱵᱫᱚ ᱛᱮ ᱦᱚᱲᱢᱚ ᱠᱚ ᱮᱠᱫᱚᱢ ᱛᱷᱟᱨᱛᱷᱟᱨᱟᱣ ᱜᱚᱫᱚᱜ ᱛᱟᱢᱟ ᱪᱟᱨ ᱯᱷᱩᱴ ᱫᱚ ᱟᱱᱫᱟᱡᱽ ᱛᱤᱧ ᱞᱟᱹᱭᱫᱟ ᱢᱮᱱᱠᱷᱟᱱ ᱪᱟᱨ ᱯᱷᱩᱴ ᱠᱷᱚᱱ ᱦᱚᱸᱭ ᱡᱟᱹᱥᱛᱤ ᱞᱮᱠᱟᱧ ᱵᱩᱡᱷᱟᱹᱣᱮ ᱠᱟᱱᱟ ᱴᱷᱤᱠ ᱜᱮᱭᱟ ᱟᱨ ᱱᱤᱛᱚᱜ ᱱᱩᱭ ᱫᱚ ᱪᱮᱫ ᱪᱤᱠᱟᱹ ᱦᱩᱭᱩᱜᱼᱟ ᱟᱹᱰᱤ ᱦᱚᱲ ᱦᱮᱡ ᱠᱟᱛᱮ ᱥᱮᱱ ᱠᱟᱛᱮ ᱠᱚ ᱧᱮᱞ ᱤᱫᱤ ᱠᱮᱫᱮᱭᱟ ᱟᱨ ᱯᱩᱨᱟᱹ ᱟᱞᱮ ᱮᱞᱟᱠᱟ ᱨᱮᱱ ᱦᱚᱲ ᱠᱚ ᱦᱮᱡ ᱮᱱᱟ ᱛᱤᱱ ᱢᱟᱨᱟᱝ ᱵᱚᱰᱟ ᱵᱤᱧ ᱛᱚ ᱧᱮᱞ ᱨᱮᱱᱟᱜ ᱯᱟᱴ ᱫᱚ ᱪᱟᱵᱟᱭᱮᱱ ᱛᱟᱵᱚᱱᱟ ᱟᱫᱚ ᱱᱤᱛᱚᱜ ᱫᱚ ᱱᱩᱭ ᱫᱚ ᱫᱮᱠᱷᱟᱣ ᱫᱚ ᱵᱟᱝ ᱜᱟᱱᱚᱜ ᱠᱟᱱᱟ ᱢᱤᱠᱷᱟᱱᱤᱧ ᱞᱟᱹᱭᱟᱯᱮ ᱠᱟᱱᱟ ᱱᱩᱭ ᱫᱚ ᱨᱟᱯᱟᱜ ᱦᱩᱭᱩᱜ ᱠᱟᱱᱟ ᱨᱟᱯᱟᱜ ᱞᱟᱹᱜᱤᱫ ᱟᱵᱟᱨ ᱦᱟᱱᱟ ᱡᱟᱭᱜᱟ ᱴᱷᱮᱱ ᱜᱮᱵᱚᱱ ᱪᱟᱞᱟᱜ ᱠᱟᱱᱟ ᱚᱠᱟᱨᱮ ᱞᱟᱴᱟ ᱧᱚᱜ ᱜᱮᱭᱟ ᱚᱠᱟᱨᱮ ᱩᱱᱤ ᱜᱚᱡ ᱦᱩᱭ ᱞᱮᱱᱟ ᱴᱷᱤᱠ ᱚᱱᱟ ᱥᱟᱭᱤᱰ ᱨᱮ ᱢᱤᱫᱴᱟᱝ ᱜᱷᱚᱝᱜᱨᱚ ᱠᱚ ᱢᱮᱱᱟᱜᱼᱟ ᱚᱱᱟ ᱡᱟᱭᱜᱟ ᱨᱮᱜᱮ ᱵᱚᱱ ᱨᱟᱯᱟᱜ ᱮ ᱠᱟᱱᱟ ᱛᱚ ᱟᱹᱰᱤ ᱯᱩᱥᱴᱚ ᱥᱟᱺᱦᱤᱡ ᱫᱚ ᱵᱟᱝ ᱧᱮᱞ ᱦᱩᱭᱩᱜ ᱵᱟᱹᱧ ᱩᱫᱩᱜ ᱫᱟᱲᱮᱭᱟᱯᱮ ᱠᱟᱱᱟ ᱛᱚᱵᱮ ᱱᱚᱜᱼᱚᱭ ᱥᱟᱨᱮᱡ ᱵᱟᱨᱮᱡ ᱛᱮ ᱱᱩᱱᱟᱹᱜ ᱠᱟᱨᱚᱱ ᱟᱹᱰᱤᱜᱟᱱ ᱴᱟᱭᱤᱢ ᱦᱟᱛᱟᱣ ᱠᱷᱟᱹᱛᱤᱨ ᱱᱚᱝᱠᱟ ᱜᱮ ᱫᱮᱠᱷᱟᱣ ᱟᱯᱮ ᱠᱟᱱᱟ ᱦᱮᱸ ᱢᱚᱴᱟᱢᱩᱴᱤ ᱨᱟᱯᱟᱜ ᱦᱩᱭᱮᱱᱟ ᱱᱩᱭ ᱫᱚ ᱨᱟᱯᱟᱜ ᱛᱟᱭᱚᱢ ᱱᱚᱜᱼᱚ ᱱᱚᱝᱠᱟ ᱧᱮᱞᱮᱫ ᱯᱮ ᱟᱫᱚ ᱨᱟᱯᱟᱜ ᱨᱮᱱᱟᱜ ᱢᱚᱛᱞᱚᱵ ᱫᱚ ᱱᱚᱣᱟ ᱠᱟᱱᱟ ᱱᱩᱠᱩᱣᱟᱜ ᱡᱟᱝ ᱠᱚ ᱫᱚ ᱟᱹᱰᱤ ᱵᱤᱥᱟᱠᱛᱚ ᱜᱮᱭᱟ ᱚᱱᱟᱛᱮ ᱡᱟᱦᱟᱸᱭ ᱠᱚᱠᱚ ᱞᱮᱵᱮᱫ ᱡᱚᱝᱚᱜᱼᱟ ᱥᱮ ᱪᱮᱫ ᱥᱮ ᱥᱮᱛᱟ ᱠᱚ ᱥᱩᱠᱨᱤ ᱠᱚᱠᱚ ᱡᱚᱢ ᱡᱚᱝᱚᱜᱼᱟ ᱥᱮ ᱪᱮᱫ ᱚᱱᱟ ᱠᱷᱟᱹᱛᱤᱨ ᱛᱮ ᱱᱩᱭ ᱫᱚ ᱨᱟᱯᱟᱜ ᱨᱚᱝᱜᱚ ᱦᱩᱭᱮᱱᱟ ᱟᱫᱚ ᱨᱟᱯᱟᱜ ᱨᱚᱝᱜᱚ ᱨᱮᱱᱟᱜ ᱢᱚᱛᱞᱚᱵ ᱦᱩᱭᱩᱜ ᱠᱟᱱᱟ ᱡᱟᱛᱮ ᱡᱟᱦᱟᱸᱭ ᱠᱚ ᱟᱞᱚ ᱠᱚ ᱡᱚᱴᱮᱫ ᱮᱢᱟ ᱥᱮ ᱡᱟᱦᱟᱸᱭ ᱟᱞᱚ ᱠᱚ ᱞᱮᱵᱮᱫ ᱵᱟᱡᱟᱭ ᱢᱟ ᱠᱟᱨᱚᱱ ᱚᱲᱟᱜ ᱨᱮᱱ ᱜᱮ ᱥᱤᱢ ᱠᱚ ᱥᱩᱠᱨᱤ ᱠᱚ ᱥᱮᱛᱟ ᱠᱚ ᱢᱮᱱᱟᱜ ᱠᱚᱣᱟ ᱟᱨ ᱡᱩᱫᱤ ᱛᱩᱭᱩ ᱠᱚᱠᱚ ᱧᱟᱢᱮ ᱠᱷᱟᱱ ᱫᱚ ᱛᱩᱭᱩ ᱠᱚᱫᱚ ᱠᱚ ᱡᱚᱢ ᱦᱚᱪᱚᱱᱚᱜ ᱡᱚᱢ ᱜᱚᱡ ᱦᱚᱪᱚᱱᱚᱜ ᱠᱚ ᱠᱟᱨᱚᱱ ᱱᱤᱭᱟᱹ ᱥᱚᱢᱚᱭ ᱛᱩᱭᱩ ᱠᱚᱫᱚ ᱟᱹᱰᱤ ᱜᱟᱱ ᱡᱟᱹᱥᱛᱤ ᱠᱟᱱᱟ ᱱᱚᱣᱟ ᱫᱷᱟ ᱟᱞᱮᱭᱟᱜ ᱚᱲᱟᱜ ᱥᱩᱨ ᱨᱮᱜᱮ ᱠᱚ ᱦᱤᱡᱩᱜ ᱠᱟᱱᱟ ᱛᱚ ᱨᱟᱯᱟᱜ ᱨᱮᱱᱟᱜ ᱯᱟᱴ ᱢᱚᱴᱟᱢᱩᱴᱤ ᱯᱨᱟᱭ ᱪᱟᱵᱟ ᱦᱮᱡ ᱟᱠᱟᱱᱟ ᱱᱚᱜᱼᱚᱭ ᱛᱟᱨᱟ ᱱᱚᱜᱼᱚ ᱱᱚᱝᱠᱟᱭ ᱧᱮᱞᱚᱜ ᱠᱟᱱᱟ ᱟᱨᱮ ᱨᱟᱯᱟᱜ ᱠᱟᱛᱮ ᱨᱮᱦᱚᱸ ᱱᱩᱭ ᱢᱟ ᱥᱚᱜᱟᱜ ᱞᱟᱹᱜᱤᱫ ᱜᱮ ᱦᱟᱹᱱᱤ ᱡᱮᱢᱚᱱᱮ ᱩᱱᱤ ᱞᱟᱲᱟᱜ ᱠᱟᱱᱟᱭ ᱤ ᱵᱟᱵᱟ ᱨᱮ ᱛᱚ ᱜᱟᱛᱮ ᱠᱚ ᱱᱚᱜᱼᱚ ᱱᱚᱝᱠᱟ ᱛᱮᱦᱮᱧᱟᱜ ᱠᱷᱩᱵ ᱰᱮᱧᱡᱟᱨᱟᱥ ᱱᱩᱭ ᱛᱟᱨᱟ ᱱᱩᱭ ᱵᱞᱚᱜ ᱵᱷᱤᱰᱤᱭᱳ ᱨᱤᱧ ᱫᱮᱠᱷᱟᱣᱟᱫ ᱵᱚᱱᱟ ᱵᱚᱲᱟᱵᱤ ᱱᱩᱭ ᱫᱚ ᱟᱡᱟᱜ ᱡᱟᱦᱟᱸ ᱯᱚᱡᱤᱥᱚᱱ ᱛᱟᱦᱮᱸ ᱠᱟᱱᱟ ᱥᱚᱜᱟᱜ ᱨᱮᱱᱟᱜ ᱯᱚᱡᱤᱥᱚᱱ ᱚᱱᱠᱟ ᱯᱚᱡᱤᱥᱚᱱ ᱨᱮᱜᱮ ᱱᱤᱛ ᱦᱚᱸ ᱠᱤᱱᱛᱩ ᱢᱮᱱᱟᱭᱟ ᱜᱚᱡ ᱟᱠᱟᱱᱟᱭ ᱵᱚᱴᱮ ᱨᱟᱯᱟᱜ ᱨᱚᱝᱜᱚ ᱠᱟᱱᱟ ᱢᱮᱱᱠᱷᱟᱱ ᱩᱱᱤᱭᱟᱜ ᱚᱱᱟ ᱰᱮᱧᱡᱟᱨᱟᱥ ᱛᱷᱤᱝ ᱫᱚ ᱵᱟᱝ ᱡᱚᱢ ᱟᱫᱚ ᱟᱹᱰᱤ ᱥᱟᱱᱟᱢᱟᱜ ᱠᱚᱢ ᱪᱟᱵᱟᱭᱮᱱ ᱠᱷᱟᱱ ᱟᱨᱚ ᱱᱩᱭ ᱫᱚ ᱨᱩᱣᱟᱹᱲ ᱤᱫᱤ ᱠᱟᱛᱮ ᱟᱨᱚ ᱢᱤᱫᱴᱟᱝ ᱡᱟᱭᱜᱟ ᱨᱮ ᱪᱟᱞᱟᱣ ᱦᱩᱭᱩᱜ ᱠᱟᱱᱟ ᱚᱠᱟ ᱨᱮᱫᱚ ᱱᱩᱭ ᱫᱚ ᱢᱤᱫᱴᱟᱝ ᱠᱷᱚᱵᱨᱚ ᱨᱮ ᱜᱤᱰᱤ ᱦᱩᱭᱩᱜᱼᱟ ᱟᱨ ᱱᱩᱱ ᱜᱷᱟᱹᱲᱤᱡ ᱢᱚᱴᱟᱢᱩᱴᱤ ᱚᱱᱟ ᱫᱚ ᱵᱟᱹᱧ ᱫᱮᱠᱷᱟᱣ ᱵᱚᱱ ᱠᱟᱱᱟ ᱡᱮᱦᱮᱛᱩ ᱟᱹᱰᱤ ᱜᱟᱱ ᱡᱟᱹᱥᱛᱤ ᱠᱟᱱᱟ ᱢᱩᱪᱟᱹᱫ ᱨᱮ ᱟᱯᱮ ᱫᱚ ᱥᱟᱱᱟᱢ ᱠᱚ ᱟᱭᱢᱟ ᱥᱟᱨᱦᱟᱣ